ᱥᱟᱱᱟᱢ ᱠᱚᱜᱮ ᱥᱟᱹᱜᱩᱱ ᱡᱚᱦᱟᱨ ᱱᱚᱣᱟ ᱪᱳᱥᱚᱴᱤ ᱵᱤᱭᱟᱥᱠᱟ ᱯᱟᱥᱴᱟ ᱥᱮᱫ ᱠᱷᱚᱡᱟᱜ ᱡᱟᱦᱟᱸ ᱛᱤᱱᱟᱹᱜ ᱜᱮ ᱱᱟᱦᱟᱜ ᱵᱚᱱ ᱧᱮᱞ ᱧᱟᱢᱮᱫᱼᱟ ᱫᱮᱥ ᱫᱤᱥᱚᱢ ᱨᱮᱱ ᱦᱚᱲ ᱥᱟᱱᱟᱢ ᱠᱚᱜᱮ ᱩᱭᱦᱟᱹᱨᱚᱜ ᱛᱟᱵᱚᱱ ᱯᱮ ᱵᱟᱰᱟᱭ ᱛᱟᱵᱚᱱ ᱯᱮ ᱛᱮᱦᱮᱧ ᱡᱟᱹᱛᱤ ᱥᱟᱶᱛᱟ ᱨᱮᱱᱟᱜ ᱥᱟᱶᱛᱟ ᱥᱚᱢᱟᱡᱽ ᱨᱮᱱᱟᱜ ᱪᱮᱫ ᱞᱮᱠᱟ ᱱᱤᱛᱤ ᱱᱤᱭᱚᱢ ᱠᱚ ᱢᱮᱱᱟᱜ ᱟᱠᱟᱫ ᱛᱟᱵᱚᱱᱟ ᱪᱮᱫ ᱞᱮᱠᱟ ᱫᱚᱦᱚ ᱞᱟᱹᱠᱛᱤ ᱠᱟᱱᱟ ᱛᱚᱵᱮ ᱫᱮᱞᱟ ᱳᱰᱤᱥᱟ ᱯᱚᱱᱚᱛ ᱢᱚᱭᱩᱨᱵᱷᱚᱸᱡᱽ ᱦᱚᱱᱚᱛ ᱢᱤᱫᱴᱮᱱ ᱤᱛᱩᱱ ᱟᱥᱲᱟ ᱛᱮ ᱦᱮᱡ ᱥᱮᱴᱮᱨ ᱦᱩᱭ ᱠᱟᱱᱟ ᱪᱳᱥᱳᱴᱴᱤ ᱥᱤᱨᱤᱭᱟᱞ ᱱᱚᱢᱵᱚᱨ ᱨᱮᱱᱟᱜ ᱡᱟᱦᱟᱸ ᱪᱟᱸᱜᱟ ᱤᱛᱩᱱ ᱟᱥᱲᱟ ᱛᱟᱦᱮᱱ ᱠᱟᱱᱟ ᱚᱱᱟ ᱤᱛᱩᱱ ᱟᱥᱲᱟ ᱛᱮᱜᱮ ᱦᱮᱡ ᱥᱮᱴᱮᱨ ᱠᱟᱛᱮᱫ ᱡᱟᱦᱟᱸ ᱛᱤᱱᱟᱹᱜ ᱱᱤᱛᱳᱜ ᱯᱟᱹᱴᱷᱩᱣᱟᱹ ᱜᱤᱫᱽᱨᱟᱹ ᱠᱚ ᱱᱟᱜ ᱵᱚᱱ ᱧᱮᱞ ᱧᱟᱢᱮᱫ ᱠᱚᱣᱟ ᱩᱱᱠᱩ ᱠᱚ ᱛᱩᱞᱩᱡ ᱜᱮ ᱱᱟᱜ ᱜᱟᱯᱟᱞᱢᱟᱨᱟᱣ ᱵᱚᱱ ᱫᱚᱦᱚᱭᱟ ᱟᱨ ᱱᱚᱰᱮᱱ ᱠᱚ ᱢᱟᱯᱟᱡᱤ ᱢᱟ ᱱᱟᱜ ᱛᱮᱦᱮᱧ ᱵᱟᱹᱱᱩᱜ ᱟᱠᱟᱫ ᱠᱚᱣᱟ ᱛᱚᱵᱮ ᱫᱮᱞᱟ ᱱᱟᱜ ᱡᱟᱦᱟᱸᱭ ᱠᱚ ᱱᱟᱦᱟᱜ ᱱᱚᱰᱮ ᱢᱟᱪᱮᱫ ᱢᱟᱪᱮᱛᱟᱹᱱᱤ ᱞᱮᱠᱟ ᱢᱮᱱᱟᱜ ᱟᱠᱟᱫ ᱠᱚᱣᱟ ᱩᱱᱠᱩ ᱠᱚ ᱛᱩᱞᱩᱡ ᱜᱮ ᱱᱟᱦᱟᱜ ᱜᱟᱯᱟᱞᱢᱟᱨᱟᱣ ᱵᱚᱱ ᱟᱸᱡᱚᱢᱟ ᱢᱟ ᱮᱱᱠᱷᱟᱱ ᱱᱚᱣᱟ ᱪᱮᱱᱮᱞ ᱨᱮ ᱥᱟᱱᱟᱢ ᱦᱚᱲ ᱡᱚᱯᱲᱟᱣ ᱛᱟᱦᱮᱸ ᱠᱚᱜ ᱛᱟᱵᱚᱱ ᱯᱮ ᱮᱦᱚᱵ ᱠᱷᱚᱱ ᱢᱩᱪᱟᱹᱫ ᱫᱷᱟᱹᱵᱤᱡ ᱛᱮ ᱟᱨ ᱠᱚᱢᱮᱱᱴ ᱢᱟᱫᱽᱫᱷᱚᱢ ᱛᱮ ᱵᱟᱲᱟᱭ ᱦᱚᱪᱚ ᱞᱮᱯᱮ ᱱᱟᱦᱟᱜ ᱱᱚᱣᱟ ᱛᱮᱦᱮᱧᱟᱜ ᱜᱟᱯᱟᱞᱢᱟᱨᱟᱣ ᱪᱮᱫ ᱞᱮᱠᱟ ᱵᱩᱡᱷᱟᱹᱜ ᱠᱟᱱᱟ ᱢᱮᱱᱛᱮ ᱢᱟ ᱮᱱᱠᱷᱟᱱ ᱱᱤᱛᱚᱜ ᱵᱷᱤᱰᱤᱭᱳ ᱜᱮ ᱱᱟᱦᱟᱜ ᱱᱩᱠᱩ ᱤᱛᱩᱱ ᱟᱥᱲᱟ ᱜᱤᱫᱽᱨᱟᱹ ᱠᱚᱣᱟᱜ ᱵᱚᱱ ᱧᱮᱞ ᱧᱚᱜᱟ ᱱᱟᱦᱟᱜ ᱛᱚᱵᱮ ᱵᱚᱱ ᱠᱩᱞᱤ ᱧᱚᱜ ᱠᱚᱣᱟ ᱛᱮᱦᱮᱧ ᱱᱚᱰᱮ ᱤᱛᱩᱱ ᱟᱥᱲᱟ ᱨᱮ ᱪᱮᱫ ᱞᱮᱠᱟ ᱠᱚ ᱯᱟᱲᱦᱟᱣᱚᱜ ᱠᱟᱱᱟ ᱟᱨ ᱱᱚᱣᱟ ᱚᱞ ᱪᱤᱠᱤ ᱛᱮ ᱚᱞ ᱠᱟᱛᱮᱫ ᱟᱠᱚ ᱪᱮᱫ ᱞᱮᱠᱟ ᱠᱚ ᱵᱩᱡᱷᱟᱹᱣ ᱟᱠᱟᱫᱼᱟ ᱫᱮᱞᱟ ᱛᱚᱵᱮ ᱵᱚᱱ ᱠᱩᱞᱤ ᱧᱚᱜ ᱠᱚᱣᱟ ᱵᱤᱴᱤ ᱟᱹᱵᱤᱱᱟᱜ ᱩᱯᱨᱩᱢ ᱠᱟᱹᱴᱤᱡ ᱞᱟᱹᱭ ᱵᱤᱱ ᱥᱮ ᱟᱹᱞᱤᱧᱟᱜ ᱧᱩᱛᱩᱢ ᱫᱚ ᱞᱚᱠᱷᱢᱤ ᱦᱟᱸᱥᱫᱟ ᱟᱪᱪᱷᱟ ᱟᱫᱚ ᱱᱚᱰᱮ ᱫᱚ ᱦᱟᱸᱜ ᱛᱤᱱᱟᱹᱜ ᱫᱤᱱ ᱦᱩᱭᱱᱟ ᱯᱟᱲᱦᱟᱣ ᱪᱟᱹᱞᱩ ᱟᱠᱟᱱᱟ ᱦᱩᱭᱱᱟ ᱟᱨᱮ ᱪᱟᱸᱫᱚ ᱦᱩᱭᱱᱟ ᱟᱪᱪᱷᱟ ᱟᱨ ᱱᱚᱣᱟ ᱤᱛᱩᱱ ᱟᱥᱲᱟ ᱨᱮᱱᱟᱜ ᱧᱩᱛᱩᱢ ᱫᱚ ᱦᱟᱸᱜ ᱪᱮᱫ ᱯᱮ ᱫᱚᱦᱚ ᱟᱠᱟᱫᱼᱟ ᱤᱛᱩᱱ ᱟᱥᱲᱟ ᱟᱥᱲᱟ ᱨᱮᱭᱟᱜ ᱧᱩᱛᱩᱢ ᱫᱚ ᱦᱩᱭᱩᱜ ᱠᱟᱱᱟ ᱯᱤᱞᱪᱩ ᱜᱟᱲᱟ ᱚᱞ ᱤᱛᱩᱱ ᱟᱥᱲᱟ ᱟᱪᱪᱷᱟ ᱟᱨ ᱱᱚᱰᱮ ᱛᱤᱱᱟᱹᱜ ᱡᱚᱠᱷᱟᱡ ᱵᱤᱱᱤᱰ ᱠᱚᱯᱮ ᱮᱢ ᱦᱩᱭ ᱟᱠᱟᱫᱼᱟ ᱵᱤᱱᱤᱰ ᱫᱚ ᱵᱟᱨ ᱥᱮᱨᱢᱟ ᱞᱮ ᱮᱢ ᱠᱟᱜᱼᱟ ᱟᱨ ᱥᱤᱛᱩᱝ ᱥᱤᱛᱩᱝ ᱠᱷᱮᱯ ᱵᱟᱨ ᱥᱮᱨᱢᱟ ᱫᱚ ᱵᱟᱝ ᱥᱤᱛᱩᱝ ᱠᱷᱮᱯ ᱟᱨ ᱨᱟᱵᱟᱝ ᱠᱷᱮᱯ ᱢᱤᱫ ᱥᱮᱨᱢᱟ ᱢᱤᱫ ᱥᱮᱨᱢᱟ ᱨᱮ ᱵᱟᱨᱭᱟ ᱦᱟᱸᱜ ᱵᱤᱱᱤᱰ ᱦᱩᱭ ᱠᱟᱱᱟ ᱦᱳᱭ ᱥᱤᱛᱩᱝ ᱠᱷᱮᱯ ᱟᱨ ᱴᱷᱤᱠ ᱜᱮᱭᱟ ᱟᱹᱰᱤ ᱟᱹᱰᱤ ᱥᱟᱨᱦᱟᱣ ᱟᱨ ᱛᱚᱵᱮ ᱱᱩᱠᱩ ᱡᱟᱦᱟᱸᱭ ᱯᱟᱹᱴᱷᱩᱣᱟᱹ ᱜᱤᱫᱽᱨᱟᱹ ᱠᱚ ᱦᱟᱸᱜ ᱵᱚᱱ ᱧᱮᱞ ᱧᱟᱢᱮᱫ ᱠᱚᱣᱟ ᱛᱮᱦᱮᱧ ᱫᱚ ᱟᱹᱰᱤ ᱠᱚᱢ ᱜᱮ ᱦᱟᱸᱜ ᱠᱚ ᱦᱮᱡ ᱟᱠᱟᱱ ᱛᱟᱵᱚᱱᱟ ᱚᱱᱠᱟ ᱜᱮ ᱦᱟᱸᱜ ᱜᱤᱫᱽᱨᱟᱹ ᱠᱚ ᱟᱨᱦᱚᱸ ᱵᱟᱠᱚ ᱦᱮᱡ ᱥᱮᱴᱮᱨ ᱟᱠᱟᱱᱟ ᱟᱹᱰᱤ ᱥᱟᱸᱜᱮ ᱜᱮ ᱱᱟᱦᱟᱜ ᱱᱚᱰᱮ ᱦᱚᱸᱠᱚ ᱦᱤᱡᱩᱜ ᱜᱮᱭᱟ ᱜᱤᱫᱽᱨᱟᱹ ᱵᱟᱹᱠᱤ ᱛᱮᱦᱮᱧ ᱫᱚ ᱱᱟᱦᱟᱜ ᱚᱱᱠᱟ ᱜᱮ ᱨᱮᱸᱜᱮᱡ ᱱᱟᱪᱟᱨ ᱦᱚᱲ ᱢᱟ ᱱᱟᱦᱟᱜ ᱟᱵᱚ ᱟᱵᱚ ᱛᱮᱫ ᱜᱮ ᱱᱟᱦᱟᱜ ᱛᱚ ᱚᱱᱟ ᱤᱫᱤ ᱠᱟᱛᱮᱫ ᱟᱹᱰᱤ ᱜᱟᱱ ᱜᱤᱫᱽᱨᱟᱹ ᱵᱟᱝ ᱠᱚ ᱦᱮᱡ ᱠᱟᱱᱟ ᱛᱚᱵᱮ ᱟᱨᱦᱚᱸ ᱚᱱᱠᱟ ᱜᱮ ᱱᱟᱦᱟᱜ ᱵᱚᱱ ᱠᱩᱞᱤ ᱧᱚᱜ ᱠᱚᱣᱟ ᱵᱤᱴᱤ ᱟᱹᱵᱤᱱᱟᱜ ᱩᱯᱨᱩᱢ ᱞᱟᱹᱭ ᱵᱤᱱ ᱥᱮ ᱟᱹᱞᱤᱧᱟᱜ ᱩᱯᱨᱩᱢ ᱫᱚ ᱦᱩᱭᱩᱜ ᱠᱟᱱᱟ ᱯᱟᱨᱵᱚᱛᱤ ᱢᱩᱨᱢᱩ ᱟᱪᱪᱷᱟ ᱱᱚᱰᱮ ᱛᱤᱱᱟᱹᱜ ᱫᱤᱱ ᱦᱩᱭᱱᱟ ᱠᱞᱟᱥ ᱪᱟᱹᱞᱩ ᱟᱠᱟᱱᱟ ᱪᱟᱹᱞᱩ ᱟᱠᱟᱱ ᱜᱮᱭᱟ ᱦᱩᱭᱮᱱ ᱜᱮᱭᱟ ᱰᱷᱮᱨ ᱟᱪᱪᱷᱟ ᱵᱤᱱᱤᱰ ᱠᱚᱢ ᱮᱢ ᱟᱠᱟᱫᱼᱟ ᱦᱚᱸ

ᱟᱨ ᱥᱚᱢᱤᱨ ᱢᱩᱨᱢᱩ ᱦᱩᱸ ᱚᱠᱟ ᱪᱟᱱᱟᱪ ᱨᱮᱢ ᱯᱟᱲᱦᱟᱜ ᱠᱟᱱᱟ ᱞᱟᱛᱟᱨ ᱪᱟᱱᱟᱪ ᱨᱮ ᱴᱷᱤᱠ ᱜᱮᱭᱟ ᱟᱹᱰᱤ ᱟᱹᱰᱤ ᱥᱟᱨᱦᱟᱣ ᱟᱸ, ᱟᱢᱟᱜ ᱩᱯᱨᱩᱢ ᱠᱟᱹᱴᱤᱡ ᱞᱟᱹᱭ ᱢᱮ ᱵᱟᱹᱵᱩ ᱤᱧᱟᱹᱜ ᱧᱩᱛᱩᱢ ᱫᱚ ᱦᱩᱭᱩᱜ ᱠᱟᱱᱟ ᱨᱟᱵᱚᱱ ᱵᱟᱥᱠᱮ ᱟᱪᱪᱷᱟ ᱟᱸ, ᱱᱚᱰᱮ ᱛᱤᱱᱟᱹᱜ ᱫᱤᱱ ᱦᱩᱭᱱᱟ ᱠᱞᱟᱥ ᱪᱟᱹᱞᱩ ᱟᱠᱟᱱᱟ ᱦᱩᱭᱮᱱ ᱜᱮᱭᱟ

ᱛᱚ ᱚᱱᱟ ᱨᱳᱞ ᱱᱚᱢᱵᱚᱨ ᱫᱚ ᱦᱟᱸᱜ ᱛᱤᱱᱟᱹᱜ ᱟᱠᱟᱱᱟ ᱤᱭᱟᱹ ᱢᱮᱱᱟᱜᱼᱟ ᱪᱳᱥᱚᱴᱴᱤ ᱱᱚᱣᱟ ᱢᱟ ᱦᱟᱸᱜ ᱵᱤᱭᱳ ᱨᱮᱱᱟᱜ ᱠᱟᱱᱟ ᱵᱟᱝᱟ ᱟᱯᱮ ᱤᱛᱩᱱ ᱟᱴ ᱟᱥᱲᱟ ᱟᱴ ᱟᱴ ᱠᱟᱱᱟ ᱟᱹᱰᱤ ᱟᱹᱰᱤ ᱥᱟᱨᱦᱟᱣ ᱟᱨ ᱛᱚᱵᱮ ᱱᱚᱝᱠᱟ ᱜᱮ ᱱᱟᱦᱟᱜ ᱟᱨᱦᱚᱸ ᱤᱛᱩᱱ ᱟᱥᱲᱟ ᱡᱟᱦᱟᱸ ᱠᱚᱨᱮ ᱱᱟᱦᱟᱜ ᱥᱮᱱ ᱦᱩᱭᱩᱜ ᱠᱟᱱᱟ ᱚᱱᱟ ᱠᱚᱨᱮᱱ ᱜᱤᱫᱽᱨᱟᱹ ᱠᱚᱣᱟᱜ ᱟᱸ, ᱢᱚᱪᱟ ᱠᱷᱚᱡ ᱦᱚᱸ ᱱᱟᱦᱟᱜ ᱠᱷᱟᱴᱚ ᱢᱚᱪᱟ ᱜᱟᱞᱚᱪ ᱠᱚᱵᱚᱱ ᱟᱸᱡᱚᱢ ᱜᱮᱭᱟ ᱱᱟᱦᱟᱜ ᱟᱸ, ᱛᱚᱵᱮ ᱱᱩᱠᱩ ᱜᱤᱫᱽᱨᱟᱹ ᱠᱚᱣᱟᱜ ᱢᱟ ᱱᱟᱦᱟᱜ ᱵᱚᱱ ᱟᱸᱡᱚᱢ ᱠᱮᱫ ᱜᱮᱭᱟ ᱟᱸ, ᱥᱟᱱᱟᱢ ᱞᱮᱠᱟᱱᱟᱜ ᱛᱚᱵᱮ ᱚᱱᱟ ᱥᱟᱶ ᱥᱟᱶᱛᱮ ᱱᱟᱦᱟᱜ ᱡᱟᱦᱟᱸ ᱛᱤᱱᱟᱹᱜ ᱟᱹᱜᱩᱣᱟᱹᱱ ᱠᱚᱠᱚ ᱛᱟᱦᱮᱱ ᱠᱟᱱ ᱛᱟᱵᱚᱱᱟ ᱢᱟᱪᱮᱫ ᱢᱟᱪᱮᱛᱟᱹᱱᱤ ᱠᱚ ᱩᱱᱠᱩ ᱠᱚᱣᱟᱜ ᱜᱟᱯᱟᱞ ᱢᱟᱨᱟᱣ ᱦᱚᱸ ᱠᱷᱟᱴᱚ ᱢᱟᱪᱷᱟ ᱛᱮᱵᱚᱱ ᱫᱚᱦᱚᱭᱟ ᱱᱟᱦᱟᱜ ᱛᱚᱵᱮ ᱫᱮᱞᱟ ᱚᱱᱛᱮ ᱫᱚ ᱪᱟᱞᱟᱣ ᱧᱚᱜᱚᱜᱼᱟ